ᱡᱚᱦᱟᱨ ᱤᱧ ᱜᱮ ᱠᱟᱱᱦᱚ ᱦᱮᱢᱵᱨᱚᱢ ᱟᱯᱮ ᱯᱮ ᱧᱮᱞᱮᱫ ᱛᱟᱵᱚᱱᱟ ᱮᱡᱩᱠᱮᱥᱚᱱ ᱚᱯᱷ ᱥᱟᱱᱛᱟᱞᱤ ᱱᱚᱣᱟ ᱮᱡᱩᱠᱮᱥᱚᱱ ᱚᱯᱷ ᱥᱟᱱᱛᱟᱞᱤ ᱭᱩᱴᱩᱵᱽ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧᱟᱜ ᱵᱷᱤᱰᱤᱭᱳ ᱨᱮᱫᱚ ᱵᱚᱱ ᱧᱮᱞᱮ ᱥᱮ ᱢᱟᱱᱮ ᱰᱟᱭᱨᱮᱠᱥᱚᱱ ᱵᱟᱝᱢᱟ ᱫᱤᱜᱚ ᱱᱚᱣᱟ ᱥᱮᱫ ᱫᱚ ᱱᱟᱠᱷᱟ ᱦᱚᱸᱵᱚᱱ ᱢᱮᱛᱟᱜ ᱠᱟᱱᱟ ᱟᱨ ᱫᱤᱜᱟ ᱦᱚᱸᱵᱚᱱ ᱢᱮᱛᱟᱜ ᱠᱟᱱᱟ ᱚᱱᱟ ᱥᱮᱦᱮᱫ ᱨᱮᱱᱟᱜ ᱧᱩᱛᱩᱢ ᱠᱚᱜᱮ ᱟᱵᱚ ᱥᱟᱱᱛᱟᱲ ᱛᱮ ᱪᱮᱫ ᱦᱩᱭᱩᱜᱼᱟ ᱚᱱᱟ ᱠᱚᱜᱮ ᱵᱚᱱ ᱧᱮᱞᱟ ᱢᱟ ᱛᱚᱵᱮ ᱵᱷᱤᱰᱤᱭᱳ ᱵᱚᱱ ᱮᱛᱚᱦᱚᱵ ᱞᱮᱜᱮ ᱥᱮᱦᱮᱫ ᱢᱟᱱᱮ ᱱᱟᱠᱷᱟ ᱵᱟᱝᱢᱟ ᱰᱟᱭᱨᱮᱠᱥᱚᱱ ᱩᱲᱤᱭᱟ ᱛᱮᱫᱚ ᱫᱤᱜᱚ ᱚᱠᱟ ᱫᱚ ᱚᱠᱟ ᱥᱮᱫ ᱠᱟᱱᱟ ᱚᱱᱟ ᱥᱮᱫ ᱛᱮᱫ ᱨᱮᱭᱟᱜ ᱧᱩᱛᱩᱢ ᱢᱮᱱᱟᱜᱼᱟ ᱥᱮᱫ ᱛᱮᱫ ᱨᱚᱲ ᱫᱚ ᱥᱮᱦᱮᱫ ᱵᱚ ᱢᱮᱛᱟᱜᱼᱟ ᱱᱟᱠᱷᱟ ᱦᱚᱸᱵᱚ ᱢᱮᱛᱟᱜᱼᱟ ᱟᱨ ᱫᱤᱥᱟᱹ ᱦᱚᱸᱵᱚ ᱢᱮᱛᱟᱜᱼᱟ ᱚᱠᱟ ᱥᱮᱫ ᱫᱚ ᱚᱠᱟ ᱠᱟᱱᱟ ᱚᱱᱟ ᱵᱟᱲᱟᱭ ᱫᱚ ᱟᱹᱰᱤ ᱞᱮᱠ ᱠᱟᱱᱟ ᱮᱱᱠᱷᱟᱱ ᱡᱟᱦᱟᱸ ᱥᱮᱫ ᱜᱮ ᱩᱫᱩᱜ ᱛᱮ ᱵᱟᱝ ᱞᱟᱹᱭ ᱠᱟᱛᱮ ᱨᱚᱲ ᱛᱮᱜᱮ ᱞᱟᱹᱭ ᱠᱮᱭᱟᱢ ᱥᱮᱦᱮᱫ ᱵᱟᱰᱟᱭ ᱡᱚᱝ ᱫᱚ ᱟᱞᱜᱟ ᱜᱮᱭᱟ᱾ ᱥᱤᱧ ᱵᱚᱸᱜᱟ ᱨᱟᱠᱟᱵ ᱥᱮᱫ ᱥᱟᱢᱟᱝ ᱠᱟᱛᱮ ᱛᱤᱸᱜᱩ ᱞᱮᱱ ᱠᱷᱟᱱ ᱥᱟᱢᱟᱝ ᱥᱮᱫ ᱫᱚ ᱥᱟᱢᱟᱝ ᱥᱮᱦᱮᱫ ᱟᱨ ᱫᱮᱭᱟ ᱥᱮᱫ ᱫᱚ ᱯᱟᱪᱷᱮ ᱥᱮᱦᱮᱫ ᱠᱟᱱᱟ᱾ ᱟᱨᱦᱚᱸ ᱵᱟᱱᱟᱨ ᱛᱤ ᱦᱟᱱᱛᱮ ᱱᱷᱟᱛᱮ ᱛᱤᱭᱟᱹᱨ ᱞᱮᱠᱷᱟᱱ ᱡᱚᱡᱚᱢ ᱛᱤ ᱢᱚᱦᱰᱟ ᱫᱚ ᱮᱛᱚᱢ ᱥᱮᱦᱮᱫ ᱟᱨ ᱞᱮᱸᱜᱟ ᱛᱤ ᱢᱚᱦᱰᱟ ᱫᱚ ᱠᱚᱸᱡᱮ ᱥᱮᱦᱮᱫ ᱠᱟᱱᱟ ᱥᱟᱢᱟᱝ ᱤᱥᱴ ᱩᱲᱤᱭᱟ ᱛᱮᱫᱚ ᱯᱩᱨᱵᱚ ᱛᱟᱯᱚᱨᱮ ᱯᱟᱪᱷᱮ ᱯᱟᱪᱷᱮ ᱚᱱᱟ ᱫᱚ ᱣᱮᱥᱴ ᱩᱲᱤᱭᱟ ᱛᱮᱫᱚ ᱯᱚᱥᱪᱤᱢᱚ ᱮᱛᱚᱢ

ᱳᱭᱮᱥᱴ ᱱᱚᱭᱨᱩᱛᱛᱚ ᱱᱚᱣᱟ ᱠᱚᱫᱚ ᱜᱮᱞ ᱥᱮᱦᱮᱫ ᱨᱮᱱᱟᱜ ᱧᱩᱛᱩᱢ ᱠᱚ ᱵᱚᱱ ᱵᱟᱲᱟᱭ ᱠᱮᱜᱼᱟ ᱢᱟ ᱛᱚᱵᱮ ᱱᱚᱰᱮ ᱜᱮ ᱵᱷᱤᱰᱤᱭᱳ ᱫᱚᱞᱤᱧ ᱠᱮᱪᱮᱫ ᱠᱮᱜᱼᱟ